ᱛᱚ ᱫᱮᱞᱟ ᱵᱚᱱ ᱛᱮᱦᱮᱧ ᱫᱚ ᱥᱟᱨᱱᱟ ᱫᱷᱚᱨᱚᱢ ᱥᱟᱶᱛᱮ ᱠᱷᱨᱤᱥᱴᱟᱱ ᱫᱷᱚᱨᱚᱢ ᱵᱟᱠᱷᱨᱟ ᱛᱮ ᱢᱤᱫ ᱵᱟᱨ ᱯᱮ ᱯᱚᱫ ᱠᱟᱛᱷᱟ ᱵᱚᱱ ᱨᱚᱯᱚᱲᱟ ᱱᱚᱣᱟ ᱫᱚ ᱦᱟᱸᱜ ᱟᱵᱚ ᱥᱟᱱᱛᱟᱲ ᱵᱚᱭᱦᱟ ᱠᱚᱜᱮ ᱛᱤᱱᱟᱹᱜ ᱜᱟᱱ ᱠᱚ ᱠᱷᱨᱤᱥᱴᱟᱱ ᱫᱷᱚᱨᱚᱢ ᱟᱠᱟᱱ ᱛᱟᱵᱚᱱᱟ ᱛᱚ ᱩᱱᱠᱩ ᱠᱚ ᱵᱟᱠᱷᱨᱟ ᱛᱮᱜᱮ ᱢᱤᱫ ᱵᱟᱨ ᱯᱮ ᱯᱚᱫ ᱠᱟᱛᱷᱟ ᱵᱚᱱ ᱟᱸᱡᱚᱢ ᱧᱚᱜ ᱟᱠᱚᱣᱟ ᱛᱚ ᱦᱟᱸᱜ ᱨᱟᱹᱜᱤ ᱟᱹᱲᱤᱥ ᱫᱚ ᱚᱠᱚᱭ ᱦᱚᱸ ᱟᱞᱚ ᱯᱮ ᱫᱚᱦᱚᱭ ᱛᱟᱵᱚᱱᱟ ᱚᱱᱟ ᱵᱷᱤᱛᱤᱨ ᱨᱮ ᱚᱠᱟ ᱚᱠᱟ ᱵᱷᱩᱞ ᱚᱠᱟ ᱴᱷᱤᱠ ᱚᱱᱟ ᱫᱚ ᱦᱟᱸᱜ ᱟᱯᱮ ᱜᱮ ᱵᱟᱪᱷᱟᱣ ᱛᱟᱵᱚᱱ ᱯᱮ ᱛᱚ ᱡᱟᱦᱟᱸ ᱡᱟᱹᱛᱤ ᱱᱤᱡᱮᱨᱟᱜ ᱫᱷᱚᱨᱚᱢ ᱫᱟᱲᱮ ᱪᱤᱱᱦᱟᱹᱣ ᱟᱠᱟᱫ ᱟᱭ ᱩᱱᱤ ᱡᱟᱹᱛᱤ ᱫᱚ ᱡᱚᱛᱚ ᱠᱷᱚᱱᱮ ᱢᱟᱲᱟᱝ ᱟᱠᱟᱱᱟ ᱟᱨ ᱫᱷᱚᱨᱚᱢ ᱫᱟᱲᱮ ᱫᱚ ᱟᱹᱰᱤ ᱢᱟᱨᱟᱝ ᱫᱟᱲᱮ ᱠᱟᱱᱟ ᱚᱠᱟ ᱞᱮᱠᱟ ᱢᱮᱱ ᱫᱚ ᱠᱷᱨᱤᱥᱴᱟᱱ ᱫᱷᱚᱨᱚᱢ ᱠᱚᱫᱚ ᱩᱱᱠᱩ ᱫᱚ ᱫᱷᱚᱨᱚᱢ ᱠᱚ ᱠᱤᱨᱤᱧᱮᱜᱼᱟ ᱟᱨ ᱫᱷᱚᱨᱚᱢ ᱨᱮ ᱯᱟᱹᱛᱭᱟᱹᱣ ᱟᱹᱜᱩ ᱞᱟᱹᱜᱤᱫ ᱛᱮ ᱥᱤᱸᱜᱤ ᱢᱟᱦᱟ ᱢᱮᱱ ᱫᱚ ᱨᱳᱵᱽᱵᱟᱨ ᱠᱮ ᱨᱳᱵᱽᱵᱟᱨ ᱪᱚᱨᱪ ᱨᱮᱠᱚ ᱫᱩᱲᱩᱵ ᱠᱟᱱᱟ ᱟᱨ ᱫᱷᱚᱨᱚᱢ ᱠᱟᱛᱷᱟ ᱜᱮᱠᱚ ᱜᱟᱞᱢᱟᱨᱟᱜ ᱠᱟᱱᱟ ᱟᱨ ᱚᱱᱠᱟ ᱜᱮᱵᱚᱱ ᱢᱮᱱᱟ ᱢᱩᱥᱞᱟᱹᱢ ᱠᱚᱣᱟᱜ ᱫᱷᱚᱨᱚᱢ ᱩᱱᱠᱩ ᱦᱚᱸᱛᱚ ᱥᱮᱛᱟᱜ ᱟᱹᱭᱩᱵ ᱴᱚᱴᱷᱟ ᱨᱮ ᱢᱚᱬᱮ ᱡᱚᱠᱷᱟ ᱥᱮ ᱛᱩᱨᱩᱭ ᱡᱚᱠᱷᱟ ᱠᱚ ᱤᱠᱲᱩᱢᱚᱜ ᱠᱟᱱᱟ ᱥᱮᱠᱚ ᱛᱟᱵᱮᱨᱚᱜ ᱠᱟᱱᱟ ᱟᱠᱚᱣᱟᱜ ᱫᱷᱚᱨᱚᱢ ᱠᱚ ᱠᱮᱴᱮᱡ ᱞᱟᱹᱜᱤᱫ ᱛᱮ ᱟᱨ ᱢᱚᱥᱡᱤᱫ ᱠᱚᱨᱮ ᱦᱚᱸ ᱫᱷᱚ ᱢᱤᱫ ᱴᱷᱮᱱ ᱡᱟᱣᱨᱟ ᱠᱟᱛᱮ ᱫᱩᱲᱩᱵ ᱠᱟᱛᱮ ᱟᱠᱚᱣᱟᱜ ᱫᱷᱚᱨᱚᱢ ᱠᱟᱛᱷᱟ ᱜᱮᱠᱚ ᱜᱟᱞᱢᱟᱨᱟᱣ ᱠᱟᱱᱟ ᱛᱚ ᱦᱤᱱᱫᱩ ᱠᱚᱣᱟᱜ ᱠᱟᱛᱷᱟ ᱦᱚᱸᱵᱚᱱ ᱢᱮᱱᱟ ᱦᱤᱱᱫᱩ ᱠᱚᱦᱚᱸ ᱛᱚ ᱱᱤᱛᱚᱜ ᱢᱟ ᱚᱲᱟᱜ ᱨᱮ ᱚᱲᱟᱜ ᱠᱚ ᱢᱚᱱᱫᱤᱨ ᱠᱚ ᱵᱮᱱᱟᱣ ᱮᱱᱟ ᱟᱨ ᱢᱚᱱᱫᱤᱨ ᱨᱮ ᱥᱮᱛᱟᱜ ᱟᱹᱭᱩᱵ ᱠᱚ ᱵᱚᱸᱜᱟᱭᱮᱜᱼᱟ ᱵᱳᱨᱳᱭᱮᱜᱼᱟ ᱠᱚ ᱢᱮᱱᱫᱚ ᱟᱠᱚᱣᱟᱜ ᱫᱷᱚᱨᱚᱢ ᱠᱚ ᱵᱟᱧᱪᱟᱣ ᱞᱟᱹᱜᱤᱫ ᱛᱮ ᱥᱮ ᱵᱟᱝ ᱠᱚ ᱠᱮᱴᱮᱡ ᱞᱟᱹᱜᱤᱫ ᱛᱮ ᱢᱮᱱᱠᱷᱟᱱ ᱟᱵᱚ ᱱᱚᱰᱮ ᱟᱵᱚᱣᱟᱜ ᱫᱷᱚᱨᱚᱢ ᱵᱟᱠᱷᱨᱟ ᱛᱮ ᱟᱵᱚ ᱪᱮᱫ ᱵᱚᱱ ᱪᱤᱠᱟᱹᱭᱮᱜᱼᱟ ᱟᱵᱚᱣᱟᱜ ᱫᱷᱚᱨᱚᱢ ᱵᱟᱠᱷᱨᱟ ᱛᱮ ᱟᱵᱚ ᱪᱮᱫ ᱵᱚᱱ ᱪᱤᱠᱟᱹ ᱠᱟᱜᱼᱟ ᱟᱨ ᱪᱮᱫ ᱵᱚᱱ ᱪᱤᱠᱟᱹᱭᱮᱜᱼᱟ ᱱᱤᱛ ᱫᱷᱟᱹᱵᱤᱡ ᱟᱵᱚ ᱨᱮᱱ ᱥᱟᱱᱛᱟᱲ ᱦᱚᱲ ᱠᱚᱜᱮ ᱮᱴᱟᱜ ᱮᱴᱟᱜ ᱫᱷᱚᱨᱚᱢ ᱠᱚ ᱟᱯᱱᱟᱨ ᱡᱚᱱᱟᱜ ᱠᱟᱱᱟ ᱢᱮᱱᱫᱚ ᱠᱷᱨᱤᱥᱴᱟᱱ ᱫᱷᱚᱨᱚᱢ ᱨᱮ ᱛᱤᱱᱟᱹᱜ ᱜᱟᱱ ᱪᱚᱠᱚ ᱥᱚᱲᱮ ᱪᱟᱵᱟ ᱟᱠᱟᱱᱟ ᱟᱨ ᱚᱱᱟ ᱨᱮᱜᱮ ᱟᱹᱰᱤ ᱯᱟᱹᱛᱭᱟᱹᱣ ᱟᱹᱰᱤ ᱜᱟᱱ ᱯᱟᱹᱛᱭᱟᱹᱣ ᱠᱚ ᱫᱚᱦᱚᱭᱮᱜᱼᱟ ᱢᱮᱱ ᱫᱚ ᱫᱷᱚᱨᱚᱢ ᱫᱚ ᱪᱮᱫ ᱠᱟᱱ ᱛᱟᱵᱚᱱᱟ ᱢᱤᱫᱴᱟᱝ ᱵᱚᱸᱜᱟ ᱠᱟᱱᱟ ᱡᱮ ᱟᱠᱚ ᱦᱤᱱᱫᱩ ᱫᱷᱚᱨᱚᱢ ᱨᱮᱦᱚᱸ ᱛᱚᱠᱚ ᱵᱚᱸᱜᱟᱜ ᱠᱟᱱᱟ ᱵᱩᱨᱩᱜ ᱠᱟᱱᱟ ᱠᱚ ᱟᱵᱚ ᱠᱷᱨᱤᱥᱴᱟᱱ ᱫᱷᱚᱨᱚᱢ ᱨᱮᱦᱚᱸ ᱛᱚᱠᱚ ᱵᱚᱸᱜᱟᱜ ᱠᱟᱱᱟ ᱵᱩᱨᱩᱜ ᱠᱟᱱᱟ ᱵᱚᱱ ᱟᱵᱚ ᱥᱟᱨᱱᱟ ᱫᱷᱚᱨᱚᱢ ᱨᱮᱦᱚᱸ ᱛᱚᱵᱚᱱ ᱵᱚᱸᱜᱟᱜ ᱠᱟᱱᱟ ᱵᱩᱨᱩᱜ ᱠᱟᱱᱟ ᱵᱚᱱ ᱠᱤᱱᱛᱩ ᱵᱚᱸᱜᱟ ᱫᱚ ᱟᱵᱚ ᱫᱷᱚᱨᱚᱢ ᱥᱟᱨᱱᱟ ᱫᱷᱚᱨᱚᱢ ᱨᱤᱱᱤᱡ ᱵᱚᱸᱜᱟ ᱵᱳᱨᱳ ᱜᱮ ᱟᱹᱰᱤ ᱠᱮᱴᱮᱡ ᱟᱨ ᱟᱹᱰᱤ ᱥᱚᱨᱮᱥ ᱥᱮ ᱟᱨ ᱟᱹᱰᱤ ᱵᱚᱛᱚᱨ ᱥᱮ ᱟᱨ ᱟᱹᱰᱤ ᱥᱟᱹᱨᱤ ᱢᱟᱱᱮ ᱫᱚ ᱟᱹᱰᱤ ᱥᱟᱹᱨᱤ ᱟᱹᱱᱤᱡ ᱟᱵᱚᱣᱟᱜ ᱡᱟᱦᱮᱨ ᱵᱚᱸᱜᱟ ᱨᱮᱫᱚ ᱟᱵᱚ ᱫᱚ ᱡᱟᱦᱮᱨ ᱜᱟᱲ ᱨᱮᱫᱚ ᱵᱚᱱ ᱵᱚᱸᱜᱟᱜᱼᱟ ᱢᱮᱱ ᱫᱚ ᱚᱱᱮ ᱚᱱᱟ ᱡᱟᱦᱮᱨ ᱜᱟᱲ ᱨᱮ ᱟᱵᱚ ᱥᱩᱢᱩᱝ ᱞᱟᱹᱜᱤᱫ ᱛᱮᱦᱚᱸ ᱵᱟᱵᱚᱱ ᱞᱟᱹᱭᱟᱹᱜ ᱠᱟᱱᱟ ᱡᱮ ᱦᱮᱸ ᱢᱟᱨᱟᱝ ᱵᱳᱨᱳ ᱥᱮ ᱟᱨ ᱡᱟᱦᱮᱨ ᱟᱭᱳ ᱤᱧ ᱫᱚ ᱤᱧᱤᱡ ᱦᱚᱯᱚᱱᱮ ᱪᱟᱹᱠᱨᱤ ᱢᱟ ᱥᱮ ᱤᱧᱟᱹᱜ ᱚᱲᱟᱜ ᱨᱮ ᱴᱟᱠᱟ ᱯᱩᱭᱥᱟᱹ ᱦᱤᱡᱩᱜ ᱢᱟ ᱚᱱᱟ ᱞᱟᱹᱜᱤᱫ ᱢᱟᱛᱚ ᱵᱟᱵᱚᱱ ᱵᱚᱸᱜᱟᱜ ᱠᱟᱱᱟ ᱟᱵᱚ ᱫᱚ ᱥᱟᱱᱟᱢ ᱥᱟᱱᱛᱟᱲ ᱵᱚᱭᱦᱟ ᱠᱚᱜᱮ ᱥᱩᱠ ᱨᱮ ᱥᱩᱞᱩᱠ ᱨᱮᱵᱚᱱ ᱛᱟᱦᱮᱱ ᱞᱟᱹᱜᱤᱫ ᱛᱮᱜᱮ ᱵᱚᱱ ᱵᱚᱸᱜᱟ ᱵᱳᱨᱳᱜ ᱠᱟᱱᱟ ᱢᱮᱱ ᱫᱚ ᱚᱠᱟ ᱞᱮᱠᱟ ᱵᱚᱱ ᱵᱚᱸᱜᱟᱭᱟ ᱫᱚᱵᱚᱱ ᱵᱚᱸᱜᱟᱭᱮᱜᱼᱟ ᱢᱮᱱᱮᱜᱼᱟ ᱵᱚᱱ ᱥᱟᱨᱡᱚᱢ ᱵᱟᱦᱟ ᱥᱮ ᱢᱟᱛᱠᱚᱢ ᱜᱮᱞᱮ ᱥᱮ ᱟᱨ ᱚᱱᱠᱟ ᱡᱚ ᱵᱟᱦᱟ ᱠᱚ ᱯᱮᱨᱮᱡ ᱠᱚᱜ ᱛᱟᱞᱮ ᱢᱟ ᱟᱨ ᱡᱟᱹᱯᱩᱫ ᱫᱟᱜ ᱡᱟᱹᱯᱩᱫ ᱠᱚ ᱞᱟᱞᱮ ᱪᱟᱯᱮ ᱠᱟᱛᱮᱫ ᱦᱮᱡ ᱠᱚᱜ ᱛᱟᱵᱚᱱ ᱢᱟ ᱡᱮ ᱫᱟᱜ ᱡᱟᱹᱯᱩᱫ ᱨᱮ ᱞᱟᱞᱮ ᱪᱟᱯᱮ ᱞᱮᱱᱠᱷᱟᱱ ᱫᱚ ᱪᱟᱥ ᱵᱟᱥ ᱦᱩᱭ ᱫᱟᱲᱮᱭᱟᱜᱼᱟ ᱟᱨ ᱟᱨ ᱚᱱᱟ ᱪᱟᱥ ᱵᱟᱥ ᱠᱟᱛᱮᱫ ᱟᱵᱚ ᱡᱚᱢ ᱧᱩ ᱠᱟᱛᱮᱫ ᱥᱩᱞᱩᱠ ᱨᱮᱵᱚᱱ ᱛᱟᱦᱮᱸ ᱫᱟᱲᱮᱭᱟᱜᱼᱟ ᱛᱚ ᱚᱱᱟ ᱠᱚ ᱵᱟᱠᱷᱨᱟ ᱜᱮᱵᱚᱱ ᱜᱟᱞᱢᱟᱨᱟᱣᱮᱜᱼᱟ ᱚᱱᱟ ᱠᱚ ᱟᱜᱟᱢ ᱵᱟᱠᱷᱨᱟ ᱠᱚᱨᱮ ᱜᱮ ᱠᱮᱛᱚ ᱚᱱᱟ ᱠᱚ ᱵᱟᱠᱷᱨᱟ ᱛᱮᱜᱮ ᱛᱚ ᱟᱵᱚ ᱡᱟᱦᱮᱨ ᱠᱚᱨᱮ ᱵᱚᱱ ᱵᱚᱸᱜᱟᱜ ᱠᱟᱱᱟ ᱦᱮᱸ ᱥᱮ ᱵᱟᱝᱟ ᱛᱚ ᱮᱴᱟᱜ ᱫᱷᱚᱨᱚᱢ ᱨᱮᱱᱟᱜ ᱫᱚ ᱱᱟᱜ ᱚᱱᱟ ᱫᱚ ᱟᱠᱚ ᱟᱠᱚᱣᱟᱜ ᱫᱷᱚᱨᱚᱢ ᱟᱠᱚ ᱚᱠᱟ ᱞᱮᱠᱟ ᱛᱮᱠᱚ ᱠᱮᱴᱮᱡᱮᱫ ᱛᱟᱠᱚᱣᱟ ᱚᱱᱟ ᱫᱚ ᱟᱠᱚ ᱠᱚ ᱵᱟᱲᱟᱭ ᱟᱠᱟᱫᱼᱟ ᱛᱚ ᱟᱵᱚ ᱨᱮᱱ ᱱᱩᱠᱩ ᱠᱷᱨᱤᱥᱴᱟᱱ ᱛᱤᱱᱟᱹᱜ ᱜᱟᱱ ᱠᱚ ᱪᱟᱞᱟᱣ ᱟᱠᱟᱱ ᱛᱟᱵᱚᱱᱟ ᱫᱷᱚᱨᱚᱢ ᱨᱮᱱ ᱦᱚᱲ ᱩᱱᱠᱩ ᱚᱱᱟ ᱫᱷᱚᱨᱚᱢ ᱵᱟᱹᱜᱤ ᱦᱚᱴᱚ ᱠᱟᱛᱮᱫ ᱟᱵᱚ ᱱᱤᱡᱮᱨ ᱫᱷᱚᱨᱚᱢ ᱛᱮ ᱦᱤᱡᱩᱜ ᱛᱟᱵᱚᱱ ᱯᱮ ᱥᱟᱨᱱᱟ ᱫᱷᱚᱨᱚᱢ ᱨᱮ ᱦᱤᱡᱩᱜ ᱛᱟᱵᱚᱱ ᱯᱮ ᱚᱱᱟ ᱜᱮ ᱤᱭᱟᱹ ᱥᱮᱨᱮᱧ ᱞᱮᱠᱟ ᱛᱮᱦᱚᱸ ᱥᱮᱫᱟᱭ ᱦᱟᱯᱲᱟᱢ ᱦᱚᱲ ᱦᱚᱸᱠᱚ ᱫᱚᱦᱚ ᱟᱹᱜᱩ ᱟᱠᱟᱫ ᱛᱟᱵᱚᱱᱟ ᱢᱮᱱ ᱟᱠᱟᱫᱼᱟ ᱠᱚ ᱫᱮ ᱫᱷᱚᱨᱚᱢ ᱟᱞᱚᱢ ᱦᱤᱱᱟ ᱟᱨ ᱫᱷᱚᱨᱚᱢ ᱡᱟᱹᱛᱤ ᱫᱷᱚᱨᱚᱢ ᱟᱞᱚᱢ ᱦᱤᱱᱟᱜᱼᱟ ᱚᱱᱠᱟ ᱢᱤᱫᱴᱟᱝ ᱥᱮᱨᱮᱧ ᱢᱮᱱᱟᱜ ᱛᱟᱵᱚᱱᱟ ᱛᱚ ᱚᱱᱟ ᱥᱮᱨᱮᱧ ᱦᱚᱸ ᱱᱚᱣᱟ ᱨᱮᱫᱚ ᱱᱟᱜ ᱵᱟᱹᱧ ᱞᱟᱹᱭ ᱟᱯᱮ ᱠᱟᱱ ᱛᱟᱵᱚᱱᱟ ᱛᱚ ᱡᱩᱫᱤ ᱯᱮ ᱟᱸᱡᱚᱢ ᱥᱟᱱᱟᱭᱮᱫ ᱯᱮᱠᱷᱟᱱ ᱱᱟᱜ ᱠᱚᱢᱮᱱᱴ ᱛᱟᱵᱚᱱ ᱯᱮ ᱚᱱᱟ ᱦᱚᱸ ᱱᱟᱜ ᱤᱧ ᱞᱟᱹᱭ ᱟᱯᱮ ᱛᱟᱵᱚᱱᱟ ᱚᱱᱟ ᱥᱮᱨᱮᱧ ᱚᱠᱟ ᱞᱮᱠᱟ ᱥᱮᱨᱮᱧ ᱟᱠᱟᱱᱟ ᱛᱚ ᱚᱱᱟ ᱠᱚ ᱵᱟᱠᱷᱨᱟ ᱛᱮ ᱱᱟᱜ ᱤᱧ ᱞᱟᱹᱭ ᱠᱮᱫ ᱛᱟᱵᱚᱱᱟ ᱛᱚ ᱤᱧᱟᱹᱜ ᱢᱮᱱ ᱫᱚ ᱱᱚᱰᱮ ᱠᱷᱨᱤᱥᱴᱟᱱ ᱦᱚᱲ ᱥᱮ ᱟᱵᱚ ᱥᱟᱱᱛᱟᱲ ᱦᱚᱲ ᱪᱮᱫᱟᱜ ᱯᱮ ᱠᱷᱨᱤᱥᱴᱟᱱ ᱫᱷᱚᱨᱚᱢᱚᱜ ᱠᱟᱱᱟ ᱚᱱᱟ ᱠᱚ ᱵᱟᱠᱷᱨᱟ ᱛᱮ ᱱᱟᱜ ᱵᱚᱱ ᱜᱟᱞᱢᱟᱨᱟᱣ ᱠᱟᱱᱟ ᱛᱚ ᱛᱮᱦᱮᱧ ᱯᱤᱞᱪᱩ ᱜᱟᱲᱟ ᱜᱮ ᱱᱟᱜ ᱟᱵᱚ ᱫᱚ ᱜᱚᱴᱟ ᱵᱚᱱ ᱯᱮᱨᱮᱡ ᱟᱠᱟᱱᱟ ᱢᱮᱱ ᱫᱚ ᱥᱟᱛᱮ ᱜᱚᱴᱟᱝ ᱡᱟᱹᱛᱤ ᱯᱟᱹᱨᱤᱥ ᱠᱚ ᱦᱟᱞᱟᱝ ᱟᱠᱟᱫ ᱵᱚᱱᱟ ᱛᱮᱦᱮᱧ ᱢᱤᱫ ᱯᱟᱠᱟᱲ ᱛᱮᱵᱚᱱ ᱢᱤᱫᱴᱟᱝ ᱡᱟᱹᱛᱤ ᱦᱤᱱᱫᱩ ᱡᱟᱹᱛᱤ ᱨᱮᱦᱚᱸ ᱢᱤᱫᱴᱟᱝ ᱵᱷᱟᱥᱟ ᱢᱮᱱᱟᱜ ᱟᱹᱱᱤᱡ ᱥᱮ ᱢᱩᱥᱞᱤᱢ ᱡᱟᱹᱛᱤ ᱨᱮᱦᱚᱸ ᱢᱤᱫᱴᱟᱝ ᱵᱷᱟᱥᱟ ᱢᱮᱱᱟᱜ ᱟᱹᱱᱤᱡ ᱥᱮ ᱥᱟᱨᱱᱟ ᱡᱟᱹᱛᱤ ᱨᱮᱦᱚᱸ ᱢᱤᱫᱴᱟᱝ ᱵᱷᱟᱥᱟ ᱢᱮᱱᱟᱜ ᱟᱹᱱᱤᱡ ᱠᱤᱱᱛᱩ ᱚᱠᱚᱭ ᱱᱤᱛᱚᱜ ᱠᱷᱨᱤᱥᱴᱟᱱ ᱡᱟᱹᱛᱤ ᱠᱟᱱᱟᱭ ᱩᱱᱤᱭᱟᱜ ᱵᱷᱟᱥᱟ ᱦᱚᱸᱛᱚ ᱟᱵᱚ ᱥᱟᱱᱛᱟᱲ ᱵᱷᱟᱥᱟ ᱛᱮᱜᱮ ᱨᱚᱲ ᱠᱟᱱᱟᱭ ᱪᱮᱫᱟᱜ ᱱᱚᱜᱼᱚ ᱱᱟ ᱠᱚᱜᱮ ᱛᱤᱱᱟᱹᱜ ᱜᱟᱱ ᱦᱚᱲ ᱠᱚ ᱢᱮᱱᱮᱜᱼᱟ ᱡᱮ ᱟᱯᱮ ᱡᱩᱫᱤ ᱠᱷᱨᱤᱥᱴᱟᱱ ᱠᱟᱱᱟ ᱯᱮ ᱢᱮᱱᱠᱷᱟᱱ ᱛᱚᱵᱮ ᱟᱞᱚ ᱯᱮ ᱠᱤᱥᱠᱩᱜᱼᱟ ᱥᱮ ᱟᱞᱚ ᱯᱮ ᱢᱟᱹᱨᱰᱤᱜᱼᱟ ᱛᱚᱵᱮ ᱟᱞᱚ ᱯᱮ ᱢᱩᱨᱢᱩᱜᱼᱟ ᱱᱚᱣᱟ ᱡᱟᱹᱛᱤ ᱠᱷᱚᱱ ᱫᱚ ᱥᱟᱦᱟᱜ ᱯᱮ ᱛᱚ ᱚᱱᱠᱟ ᱦᱚᱸᱠᱚ ᱢᱮᱱ ᱠᱟᱜᱼᱟ ᱛᱚ ᱚᱱᱟ ᱠᱟᱛᱷᱟ ᱠᱚᱫᱚ ᱵᱟᱝᱟ ᱡᱮᱦᱮᱛᱩ ᱟᱵᱚ ᱫᱚ ᱱᱚᱰᱮ ᱵᱚᱱ ᱢᱮᱱᱟ ᱡᱮ ᱟᱵᱚ ᱥᱟᱱᱛᱟᱲ ᱵᱚᱭᱦᱟ ᱵᱚᱱ ᱥᱮ ᱩᱱᱤ ᱯᱤᱞᱪᱩ ᱦᱟᱲᱟᱢ ᱨᱮᱱ ᱜᱟᱬᱟ ᱠᱟᱱ ᱜᱮᱭᱟ ᱵᱚᱱ ᱛᱚ ᱟᱵᱚᱣᱟᱜ ᱡᱟᱹᱛᱤ ᱯᱟᱹᱨᱤᱥ ᱨᱮ ᱟᱵᱚ ᱵᱚᱱ ᱫᱷᱚᱨᱚᱢ ᱨᱮ ᱵᱚᱸᱜᱟ ᱵᱳᱨᱳ ᱟᱹᱰᱤ ᱜᱟᱱ ᱠᱚ ᱠᱮᱴᱮᱡ ᱜᱮᱛᱟ ᱵᱚᱱᱟ ᱛᱚ ᱱᱚᱰᱮ ᱵᱚᱱ ᱢᱮᱱᱟ ᱟᱵᱚ ᱡᱟᱦᱮᱨ ᱜᱟᱲ ᱨᱮᱱ ᱪᱤᱞᱤ ᱵᱚᱸᱜᱟ ᱵᱳᱨᱳ ᱪᱮᱫ ᱵᱟᱠᱚ ᱠᱮᱴᱮᱡ ᱟᱹᱱᱤᱡ ᱟᱵᱚ ᱡᱟᱦᱮᱨ ᱜᱟᱲ ᱨᱮ ᱡᱮᱛᱮ ᱵᱟᱲᱮ ᱵᱚᱸᱜᱟ ᱵᱳᱨᱳ ᱞᱟᱹᱜᱤᱫ ᱛᱮ ᱢᱤᱫ ᱦᱚᱲ ᱵᱚᱱ ᱥᱟᱵᱮ ᱠᱟᱱᱟ ᱢᱮᱱ ᱫᱚ ᱟᱵᱚ ᱫᱚ ᱩᱱᱤ ᱫᱚ ᱵᱟᱵᱚᱱ ᱥᱟᱵᱮ ᱠᱟᱱᱟ ᱩᱱᱤ ᱵᱚᱸᱜᱟ ᱵᱳᱨᱳ ᱜᱮᱠᱚ ᱪᱤᱱᱦᱟᱹᱣᱮ ᱠᱟᱱᱟ ᱡᱮ ᱩᱱᱤ ᱫᱚ ᱱᱟᱭᱠᱮ ᱦᱤᱥᱟᱹᱵ ᱛᱮ ᱛᱟᱦᱮᱱ ᱠᱟᱱᱟᱭ ᱛᱚ ᱩᱱᱤ ᱱᱟᱭᱠᱮ ᱜᱮ ᱡᱩᱫᱤ ᱚᱱᱟ ᱡᱟᱦᱮᱨ ᱨᱮ ᱵᱮᱥ ᱛᱮ ᱵᱩᱜᱤ ᱛᱮ ᱵᱚᱸᱜᱟ ᱵᱳᱨᱳᱭᱟᱭ ᱢᱮᱱᱠᱷᱟᱱ ᱚᱱᱟ ᱴᱚᱞᱟ ᱥᱮ ᱚᱱᱟ ᱟᱛᱳ ᱨᱮᱫᱚ ᱟᱹᱰᱤ ᱱᱟᱯᱟᱭ ᱨᱮᱜᱮ ᱛᱟᱦᱮᱱᱟ ᱢᱮᱱ ᱫᱚ ᱩᱱᱤ ᱩᱱᱤ ᱱᱟᱭᱠᱮ ᱛᱤᱱ ᱡᱚᱠᱷᱚᱡ ᱮ ᱵᱚᱸᱜᱟᱭᱟ ᱩᱱ ᱡᱚᱠᱷᱚᱡ ᱟᱹᱰᱤ ᱱᱤᱨᱵᱟᱨ ᱨᱮ ᱛᱟᱦᱮᱱ ᱛᱮ ᱦᱩᱭ ᱟᱭᱟ ᱛᱚ ᱚᱱᱟ ᱠᱚ ᱢᱟᱱᱟᱣ ᱵᱟᱛᱟᱣ ᱠᱟᱛᱮ ᱡᱩᱫᱤ ᱵᱚᱸᱜᱟᱭ ᱮᱢ ᱮᱱᱠᱷᱟᱱ ᱚᱱᱟ ᱟᱛᱳ ᱫᱚ ᱟᱹᱰᱤ ᱱᱤᱨᱚᱲ ᱨᱮ ᱛᱟᱦᱮᱱ ᱠᱟᱱ ᱜᱮᱭᱟ ᱡᱮᱦᱮᱛᱩ ᱱᱤᱛᱚᱜ ᱵᱚᱱ ᱢᱮᱱᱟ ᱮᱴᱟᱜ ᱠᱚᱨᱮ ᱢᱚᱱᱫᱤᱨ ᱥᱮ ᱟᱨ ᱡᱟᱦᱟᱱᱟᱜ ᱠᱚᱨᱮ ᱵᱚᱱ ᱪᱟᱞᱟᱜ ᱠᱟᱱᱟ ᱨᱮᱸᱜᱮᱡ ᱠᱚᱛᱮ ᱩᱢ ᱯᱷᱟᱨᱪᱟ ᱠᱟᱛᱮ ᱛᱩᱯᱩ ᱯᱷᱟᱨᱪᱟ ᱠᱟᱛᱮ ᱥᱮ ᱵᱟᱝ ᱱᱟᱣᱟ ᱞᱩᱜᱽᱲᱤ ᱠᱟᱛᱮ ᱵᱚᱱ ᱪᱟᱞᱟᱜ ᱠᱟᱱᱟ ᱛᱚ ᱚᱸᱰᱮ ᱦᱚᱸ ᱚᱱᱠᱟ ᱠᱟᱛᱮ ᱜᱮᱵᱚᱱ ᱪᱟᱞᱟᱜ ᱠᱟᱱᱟ ᱟᱠᱚ ᱞᱮᱠᱟ ᱠᱟᱛᱮ ᱜᱮᱵᱚᱱ ᱢᱟᱱᱮ ᱩᱢ ᱩᱢ ᱯᱷᱟᱨᱪᱟ ᱠᱟᱛᱮᱫ ᱱᱚᱰᱤᱭᱟᱹ ᱠᱟᱭᱨᱟ ᱡᱮᱛᱮᱭᱟᱜ ᱵᱚᱱ ᱤᱫᱤᱭᱮᱫ ᱛᱮᱵᱚᱱ ᱵᱚᱸᱜᱟ ᱵᱳᱨᱳᱭᱮᱫ ᱜᱮᱭᱟ ᱛᱚ ᱚᱱᱟ ᱵᱚᱸᱜᱟ ᱵᱳᱨᱳ ᱜᱮ ᱡᱩᱫᱤ ᱟᱵᱚᱣᱟᱜ ᱡᱟᱦᱮᱨ ᱜᱟᱲ ᱨᱮᱵᱚᱱ ᱵᱚᱸᱜᱟ ᱵᱳᱨᱳᱭᱟ ᱢᱮᱱᱠᱷᱟᱱ ᱟᱵᱚ ᱴᱷᱮᱱ ᱦᱚᱸ ᱥᱟᱹᱨᱤ ᱯᱟᱹᱛᱭᱟᱹᱣ ᱢᱮᱱᱟᱜ ᱜᱮᱭᱟ ᱛᱚ ᱚᱱᱟ ᱛᱮᱜᱮ ᱤᱧᱤᱧ ᱢᱮᱱᱟ ᱡᱮ ᱱᱩᱠᱩ ᱟᱵᱚ ᱛᱤᱱᱟᱹᱜ ᱜᱟᱱ ᱠᱚ ᱠᱷᱨᱤᱥᱴᱟᱱ ᱫᱷᱚᱨᱚᱢ ᱟᱠᱟᱱ ᱛᱟᱵᱚᱱᱟ ᱩᱱᱠᱩ ᱮᱴᱟᱜ ᱫᱷᱚᱨᱚᱢ ᱨᱮ ᱵᱟᱝ ᱪᱟᱞᱟᱣ ᱠᱟᱛᱮᱫ ᱟᱵᱚᱣᱟᱜ ᱫᱷᱚᱨᱚᱢ ᱛᱮᱜᱮ ᱦᱤᱡᱩᱜ ᱛᱟᱵᱚᱱ ᱯᱮ ᱟᱠᱚᱣᱟᱜ ᱫᱷᱚᱨᱚᱢ ᱫᱚ ᱟᱠᱚ ᱵᱚᱱ ᱟᱠᱚᱣᱟᱜ ᱫᱷᱚᱨᱚᱢ ᱡᱩᱫᱤ ᱟᱵᱚ ᱵᱚᱱ ᱠᱮᱴᱮᱡ ᱛᱟᱵᱚᱣᱟ ᱢᱮᱱᱠᱷᱟᱱ ᱛᱟᱠᱚᱣᱟ ᱢᱮᱱᱠᱷᱟᱱ ᱛᱚ ᱟᱵᱚᱣᱟᱜ ᱫᱷᱚᱨᱚᱢ ᱚᱠᱚᱭ ᱠᱮᱴᱮᱡ ᱛᱟᱵᱚᱱᱟᱭ ᱛᱚ ᱫᱷᱚᱨᱚᱢ ᱫᱚ ᱡᱷᱚᱛᱚ ᱦᱚᱲᱟᱜ ᱢᱮᱱᱟᱜ ᱟᱹᱱᱤᱡ ᱠᱤᱱᱛᱩ ᱟᱢᱟᱜ ᱫᱷᱚᱨᱚᱢ ᱦᱚᱸ ᱢᱮᱱᱟᱜ ᱟᱹᱱᱤᱡ ᱟᱢᱟᱜ ᱫᱷᱚᱨᱚᱢ ᱟᱞᱚᱢ ᱵᱟᱹᱜᱤ ᱦᱚᱴᱚᱣᱟᱜᱼᱟ ᱮᱴᱟᱜ ᱫᱷᱚᱨᱚᱢ ᱛᱮ ᱟᱞᱚᱢ ᱜᱚᱭᱚᱱᱚᱜᱼᱟ ᱟᱢᱟᱜ ᱫᱷᱚᱨᱚᱢ ᱨᱮᱜᱮ ᱛᱟᱦᱮᱱ ᱢᱮ ᱛᱚ ᱩᱱᱠᱩ ᱫᱚ ᱱᱤᱛᱚᱜ ᱮᱴᱟᱜ ᱫᱷᱚᱨᱚᱢ ᱨᱮᱠᱚ ᱡᱩᱫᱤ ᱠᱚ ᱜᱚᱭᱚᱱᱮᱫ ᱠᱚᱣᱟ ᱢᱮᱱᱠᱷᱟᱱ ᱴᱟᱠᱟ ᱯᱩᱭᱥᱟᱹ ᱫᱷᱚᱱ ᱫᱚᱣᱞᱚᱛ ᱛᱮᱠᱚ ᱠᱤᱨᱤᱧ ᱦᱚᱪᱚᱜ ᱠᱟᱱᱟ ᱛᱮᱦᱮᱧ ᱱᱚᱰᱮ ᱦᱚᱸ ᱤᱧᱟᱹᱜ ᱧᱮᱞ ᱮᱫᱼᱟ ᱟᱞᱮ ᱱᱚᱣᱟ ᱴᱚᱴᱷᱟ ᱨᱮᱦᱚᱸ ᱛᱤᱱᱟᱹᱜ ᱜᱟᱱ ᱛᱚᱠᱚ ᱠᱷᱨᱤᱥᱴᱟᱱ ᱟᱠᱟᱱᱟ ᱢᱮᱱᱠᱷᱟᱱ ᱩᱱᱠᱩ ᱠᱷᱨᱤᱥᱴᱟᱱ ᱨᱮ ᱜᱟᱹᱰᱤ ᱥᱮ ᱟᱨ ᱵᱟᱝ ᱚᱲᱟᱜ ᱚᱱᱟ ᱠᱚ ᱟᱹᱰᱤ ᱜᱟᱱ ᱯᱩᱭᱥᱟᱹ ᱯᱚᱛᱨᱚ ᱠᱚ ᱟᱹᱰᱤ ᱜᱟᱱ ᱠᱚ ᱮᱢᱟ ᱠᱚ ᱠᱟᱱᱟ ᱛᱚ ᱱᱚᱜᱼᱚ ᱱᱚᱣᱟ ᱨᱮᱱᱟᱜ ᱥᱤᱸᱜᱤ ᱢᱟᱦᱟ ᱨᱮᱱᱟᱜ ᱪᱚᱨᱪᱚ ᱠᱚ ᱪᱟᱞᱟᱜ ᱠᱟᱱ ᱫᱚ ᱚᱱᱟ ᱨᱳᱵᱽᱵᱟᱨ ᱠᱤ ᱨᱳᱵᱽᱵᱟᱨ ᱪᱚᱨᱪᱚ ᱪᱟᱞᱟᱣ ᱠᱟᱛᱮᱫ ᱱᱚᱰᱮ ᱚᱸᱰᱮ ᱦᱚᱸ ᱫᱷᱚᱨᱚᱢ ᱵᱟᱠᱷᱨᱟ ᱛᱮ ᱠᱚ ᱵᱩᱡᱷᱟᱹᱣ ᱠᱟᱱᱟ ᱢᱟᱱᱮ ᱟᱠᱚᱣᱟᱜ ᱫᱷᱚᱨᱚᱢ ᱛᱮᱠᱚ ᱵᱩᱡᱷᱟᱹᱣ ᱠᱟᱱᱟ ᱡᱮ ᱱᱩᱭ ᱵᱚᱸᱜᱟ ᱫᱚ ᱱᱚᱝᱠᱟᱱ ᱜᱮᱭᱟᱭ ᱥᱮ ᱦᱟᱝᱠᱟᱱ ᱜᱮᱭᱟᱭ ᱚᱱᱟ ᱠᱚ ᱵᱟᱠᱷᱨᱟ ᱛᱮᱠᱚ ᱵᱩᱡᱷᱟᱹᱣ ᱠᱚ ᱠᱟᱱᱟ ᱛᱚ ᱚᱱᱟ ᱦᱚᱛᱮᱡ ᱛᱮ ᱚᱱᱛᱮ ᱜᱮᱠᱚ ᱜᱚᱭᱚᱱᱚᱜ ᱠᱟᱱᱟ ᱠᱤᱱᱛᱩ ᱟᱵᱚᱣᱟᱜ ᱫᱷᱚᱨᱚᱢ ᱨᱮᱱᱟᱜ ᱠᱟᱛᱷᱟ ᱫᱚ ᱚᱠᱚᱭ ᱦᱚᱸ ᱵᱟᱠᱚ ᱞᱟᱹᱭᱮᱜᱼᱟ ᱛᱚ ᱚᱱᱟᱜᱮ ᱱᱚᱣᱟ ᱵᱷᱤᱰᱭᱳ ᱠᱚ ᱧᱮᱞ ᱠᱟᱛᱮᱫ ᱟᱯᱮ ᱚᱠᱟ ᱞᱮᱠᱟ ᱯᱮ ᱵᱩᱡᱷᱟᱹᱣ ᱠᱮᱫ ᱛᱟᱵᱚᱱᱟ ᱛᱚ ᱡᱩᱫᱤ ᱱᱚᱣᱟ ᱠᱚ ᱵᱟᱠᱷᱨᱟ ᱛᱮ ᱮᱴᱟᱜ ᱜᱤᱧ ᱨᱚᱲ ᱟᱠᱟᱫᱼᱟ ᱢᱮᱱᱠᱷᱟᱱ ᱫᱚ ᱛᱚᱵᱮ ᱤᱧ ᱫᱚ ᱦᱩᱰᱤᱧ ᱵᱚᱭᱦᱟ ᱠᱟᱛᱮᱫ ᱠᱟᱹᱴᱤᱡ ᱤᱠᱟᱹ ᱠᱟᱹᱧ ᱛᱟᱵᱚᱱ ᱯᱮ ᱢᱟ ᱛᱚᱵᱮ ᱡᱚᱦᱟᱨ ᱜᱮ